ᱟᱨ ᱵᱟᱹᱦᱩ ᱫᱚ ᱱᱟᱜ ᱦᱩᱭ ᱛᱚᱨᱟ ᱧᱮᱞᱮ ᱢᱮ ᱱᱚᱰᱮ ᱪᱮᱫ ᱮ ᱪᱤᱠᱟᱹᱭᱮᱫᱼᱟ ᱧᱮᱞᱮ ᱯᱮ ᱦᱩᱭ ᱪᱮᱫ ᱮᱢ ᱪᱤᱠᱟᱹᱭᱮᱫᱼᱟ ᱱᱚᱣᱟ ᱫᱚ ᱧᱮᱞ ᱯᱮ ᱛᱟᱵᱚᱱ ᱱᱚᱜᱼᱚᱭ ᱵᱟᱨᱭᱟ ᱴᱚᱢᱮᱴᱳᱭ ᱨᱟᱯᱟᱜ ᱟᱠᱟᱜᱼᱟ ᱫᱚ ᱡᱟᱛᱨᱟ ᱨᱮᱱᱟᱜ ᱧᱩᱛᱩᱢ ᱫᱚ ᱛᱟᱵᱚ ᱦᱩᱭᱩᱜ ᱠᱟᱱᱟ ᱤᱧ ᱢᱟ ᱢᱮᱱᱟᱧ ᱛᱟᱺᱜᱤ ᱨᱮ ᱟᱢ ᱫᱚ ᱛᱤᱢᱤᱱ ᱥᱟᱺᱜᱤᱧ ᱛᱮ ᱛᱚ ᱱᱚᱣᱟ ᱡᱟᱛᱨᱟ ᱨᱮᱱᱟᱜ ᱥᱩᱨ ᱠᱷᱚᱱᱟᱜ ᱛᱤᱱᱟᱹᱜ ᱪᱮᱬᱮ ᱥᱟᱵ ᱠᱟᱜ ᱜᱟᱭᱤᱥ ᱱᱚᱜᱼᱚᱸᱭ ᱧᱮᱞ ᱯᱮ ᱛᱤᱱᱟᱹᱜ ᱥᱩᱨ ᱨᱮ ᱪᱮᱬᱮ ᱛᱟᱦᱮᱸ ᱠᱟᱱᱟᱭ ᱪᱮᱬᱮ ᱩᱰᱟᱹᱣ ᱮᱱᱟᱭ ᱦᱟᱹᱱᱤ ᱦᱟᱱᱛᱮ ᱥᱮᱱ ᱮᱱᱟᱭ ᱩᱱᱟᱹᱜ ᱥᱩᱨ ᱨᱮ ᱛᱩᱠᱟᱹ ᱠᱟᱜ ᱫᱚᱭ ᱧᱮᱞ ᱯᱮ ᱨᱟᱥᱛᱟ ᱥᱟᱭᱤᱰ ᱨᱮ ᱱᱩᱱᱟᱹᱜ ᱥᱩᱨ ᱨᱮ ᱪᱮᱬᱮ ᱛᱩᱠᱟᱹ ᱠᱟᱫᱟᱭ ᱢᱟᱱᱮ ᱪᱮᱫ ᱤᱧ ᱞᱟᱹᱭ ᱟᱯᱮᱭᱟ ᱱᱩᱱᱟᱹᱜ ᱢᱟᱱᱮ ᱥᱩᱨ ᱨᱮ ᱱᱩᱱᱟᱹᱜ ᱪᱮᱬᱮ ᱛᱩᱠᱟᱹ ᱱᱚᱜᱼᱚᱸᱭ ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧ ᱟᱨ ᱢᱤᱫᱴᱤᱡ ᱱᱟᱣᱟ ᱵᱷᱤᱰᱤᱭᱳ ᱨᱮ ᱵᱟᱨ ᱥᱤᱧ ᱫᱷᱚᱨᱮ ᱵᱷᱤᱰᱤᱭᱳ ᱵᱟᱝ ᱦᱤᱡᱩᱜ ᱠᱟᱱᱟ ᱟᱫᱚ ᱢᱟᱱᱮ ᱠᱷᱩᱵᱽ ᱡᱳᱨ ᱵᱮᱥᱛᱚᱧ ᱛᱟᱦᱮᱸ ᱠᱟᱱᱟ ᱟᱨ ᱮᱠᱷᱚᱱ ᱦᱚᱸ ᱵᱮᱥᱛᱚ ᱢᱤᱱᱟᱹᱧᱟ ᱟᱨ ᱠᱟᱛᱷᱟ ᱫᱚ ᱱᱚᱝᱠᱟ ᱠᱟᱱᱟ ᱡᱮ ᱵᱟᱹᱦᱩᱣᱟᱜ ᱠᱷᱟᱱ ᱟᱫᱷᱟᱨ ᱠᱟᱨᱰ ᱟᱹᱣᱨᱤ ᱦᱩᱭᱩᱜᱼᱟ ᱛᱚ ᱟᱫᱚ ᱟᱫᱷᱟᱨ ᱠᱟᱨᱰ ᱵᱟᱠᱷᱨᱟ ᱜᱮ ᱵᱟᱡᱟᱨ ᱞᱤᱧ ᱥᱮᱱ ᱞᱮᱱ ᱛᱟᱦᱮᱱᱟ ᱦᱚᱞᱟᱱᱚᱜ ᱫᱚ ᱟᱫᱚ ᱵᱟᱡᱟᱨ ᱞᱤᱧ ᱥᱮᱱ ᱞᱮᱱᱠᱷᱟᱱ ᱵᱟᱡᱟᱨ ᱫᱚ ᱦᱟᱸᱜ ᱠᱷᱟᱱ ᱟᱫᱷᱟᱨ ᱠᱟᱨᱰ ᱵᱟᱝ ᱦᱩᱭ ᱞᱮᱱ ᱛᱟᱦᱮᱸᱫ ᱚᱱᱠᱟ ᱞᱮᱠᱟ ᱥᱚᱢᱚᱥᱥᱟ ᱠᱨᱤᱭᱮᱴ ᱠᱟᱱᱟ ᱟᱫᱚ

ᱟᱨ ᱵᱟᱹᱦᱩ ᱫᱚ ᱱᱟᱦᱟᱜ ᱦᱚᱸᱜᱼᱚᱭ ᱛᱚᱨᱟ ᱧᱮᱞᱮ ᱢᱮ ᱱᱚᱰᱮ ᱪᱮᱫ ᱮ ᱪᱤᱠᱟᱹᱭᱮᱫᱼᱟ ᱧᱮᱞᱮ ᱯᱮ ᱦᱚᱸᱜᱼᱚᱭ ᱪᱮᱫ ᱮᱢ ᱪᱤᱠᱟᱹᱭᱮᱫᱼᱟ ᱱᱚᱣᱟ ᱫᱚ ᱧᱮᱞ ᱯᱮ ᱛᱟᱵᱚᱱ ᱱᱚᱜᱼᱚᱭ ᱵᱟᱨᱭᱟ ᱴᱚᱢᱮᱴᱳᱭ ᱨᱟᱯᱟᱜ ᱟᱠᱟᱜᱼᱟ ᱴᱚᱢᱮᱴᱳ ᱨᱟᱯᱟᱜ ᱤᱭᱟᱹ ᱞᱟᱹᱜᱤᱫᱼᱟ ᱥᱤᱯᱤ ᱠᱟᱛᱮ ᱡᱚᱢ ᱞᱟᱹᱜᱤᱫᱼᱟ ᱱᱩᱭ ᱫᱚ ᱩᱛᱩ ᱠᱚᱫᱚ ᱵᱟᱭ ᱥᱤᱵᱤᱞᱮ ᱠᱟᱱᱟ ᱟᱨ ᱤᱱᱟᱹᱛᱮ ᱴᱚᱢᱮᱴᱳ ᱨᱟᱯᱟᱜ ᱠᱟᱛᱮ ᱜᱮ ᱫᱟᱠᱟᱭ ᱡᱚᱢᱮᱫᱟ ᱟᱫᱚ ᱟᱯᱮ ᱠᱚᱦᱚᱸ ᱠᱚᱢᱮᱱᱴ ᱠᱟᱛᱮ ᱞᱟᱹᱭ ᱛᱟᱵᱚᱱ ᱯᱮ ᱡᱮ ᱵᱤᱞᱟᱹᱛᱤ ᱨᱟᱯᱟᱜ ᱵᱷᱟᱜᱮ ᱵᱩᱡᱷᱟᱹᱜᱼᱟ ᱵᱤᱞᱟᱹᱛᱤ ᱥᱤᱯᱤ ᱵᱷᱟᱜᱮ ᱵᱩᱡᱷᱟᱹᱜ ᱜᱮᱭᱟ ᱥᱮ ᱩᱛᱩ ᱠᱚ ᱵᱷᱟᱜᱮ ᱵᱩᱡᱷᱟᱹᱜ ᱜᱮᱭᱟ ᱦᱮᱸ ᱥᱮ

ᱴᱷᱤᱠ ᱜᱮᱭᱟ ᱛᱟᱵᱚᱱ ᱢᱟ ᱟᱫᱚ ᱵᱟᱡᱟᱨ ᱥᱮᱫ ᱤᱧ ᱥᱮᱱᱚᱜ ᱠᱟᱱᱟ ᱤᱧ ᱫᱚ ᱟᱨ ᱵᱟᱹᱦᱩ ᱫᱚ ᱚᱲᱟᱜ ᱨᱮᱜᱮ ᱛᱟᱦᱮᱱᱟᱭ ᱟᱨ ᱧᱮᱞ ᱯᱮ ᱛᱟᱵᱚᱱ ᱵᱷᱤᱰᱤᱭᱳ ᱢᱩᱪᱟᱹᱫ ᱫᱷᱟᱹᱵᱤᱡ ᱛᱮ ᱪᱮᱫ ᱞᱮᱠᱟ ᱦᱟᱸᱜ ᱤᱧ ᱛᱮᱦᱮᱧᱟᱜ ᱤᱧᱟᱹᱜ ᱥᱮᱱᱚᱜ ᱥᱟᱠᱥᱮᱥᱚᱜ ᱠᱟᱱᱟ ᱥᱮ ᱵᱟᱝ ᱦᱟᱸᱜ ᱧᱮᱞ ᱛᱟᱵᱚᱱ ᱯᱮ Embra Music Music presented by ᱡᱟᱦᱟᱸ ᱨᱮ ᱦᱮᱡ ᱛᱮᱱᱟᱜ ᱛᱟᱦᱮᱸ ᱠᱟᱱᱟ ᱜᱟᱛᱮ ᱠᱚ ᱯᱷᱟᱭᱱᱮᱞᱤ ᱚᱸᱰᱮ ᱵᱚᱱ ᱦᱮᱡ ᱥᱮᱴᱮᱨ ᱟᱠᱟᱱᱟ ᱟᱨ ᱠᱤᱪᱷᱩ ᱠᱷᱚᱱ ᱠᱷᱟᱱ ᱜᱮ ᱦᱟᱸᱜ ᱚᱸᱰᱮᱧ ᱥᱮᱴᱮᱨᱚᱜᱼᱟ ᱟᱨ ᱫᱩᱭ ᱢᱤᱱᱤᱴ ᱠᱷᱟᱱ ᱜᱮ ᱵᱟᱡᱟᱨᱤᱧ ᱥᱮᱴᱮᱨᱟ ᱟᱨ ᱚᱸᱰᱮ ᱪᱟᱞᱟᱣ ᱠᱟᱛᱮᱫ ᱠᱷᱳᱡᱽ ᱠᱷᱚᱵᱚᱨ ᱦᱟᱛᱟᱣ ᱦᱩᱭᱩᱜᱼᱟ ᱟᱫᱷᱟᱨ ᱠᱟᱨᱰ ᱦᱩᱭᱩᱜ ᱠᱟᱱᱟ ᱥᱮ ᱵᱟᱝ

ᱯᱷᱟᱭᱱᱮᱞᱤ ᱜᱟᱛᱮ ᱠᱚ ᱟᱹᱰᱤ ᱢᱟᱱᱮ ᱠᱷᱟᱨᱟᱯ ᱢᱟᱱᱮ ᱫᱤᱱ ᱪᱟᱞᱟᱜ ᱠᱟᱱ ᱛᱤᱧᱟᱹ ᱟᱨ ᱵᱟᱹᱦᱩᱣᱟᱜ ᱡᱟᱦᱟᱸ ᱟᱫᱷᱟᱨ ᱠᱟᱨᱰ ᱠᱚ ᱵᱟᱠᱷᱨᱟ ᱪᱟᱞᱟᱣ ᱞᱮᱱ ᱛᱟᱦᱮᱱᱟ ᱥᱮ ᱚᱸᱰᱮ ᱟᱨ ᱚᱸᱰᱮ ᱦᱚᱸᱠᱚ ᱞᱟᱹᱭᱟᱫ ᱞᱮᱭᱟ ᱡᱮ ᱢᱮᱫᱽᱱᱤᱯᱩᱨ ᱨᱮ ᱦᱮᱰ ᱚᱯᱷᱤᱥ ᱨᱮ ᱡᱟᱦᱟᱸ ᱵᱟᱠᱚ ᱫᱟᱲᱮ ᱠᱟᱣᱫᱟ ᱚᱱᱟ ᱟᱞᱮ ᱵᱟᱞᱮ ᱫᱟᱲᱮᱭᱟᱜᱼᱟ ᱢᱟᱱᱮ ᱱᱚᱝᱠᱟ ᱜᱮ ᱥᱤᱪᱩᱭᱮᱥᱚᱱ ᱫᱚ ᱛᱤᱸᱜᱩᱱ ᱠᱟᱱᱟ ᱡᱮ ᱯᱨᱚᱛᱷᱚᱢᱮ ᱢᱟᱱᱮ ᱯᱩᱭᱞᱩ ᱛᱮᱫᱚ ᱟᱡ ᱵᱟᱵᱟ ᱮᱰᱨᱮᱥ ᱛᱮᱜᱮ ᱟᱫᱷᱟᱨ ᱠᱟᱨᱰ ᱫᱚ ᱦᱩᱭᱩᱜ ᱛᱟᱭᱟ ᱤᱱᱟᱹ ᱛᱟᱭᱚᱢ ᱵᱚᱨᱚᱝ ᱪᱚ ᱮᱰᱨᱮᱥ ᱪᱮᱧᱡᱽ ᱜᱟᱱᱚᱜᱼᱟ ᱤᱧᱟᱹᱜ ᱮᱰᱨᱮᱥ ᱛᱮᱫᱚ ᱵᱟᱝ ᱦᱩᱭᱩᱜ ᱠᱟᱱ ᱛᱟᱭᱟ ᱟᱫᱷᱟᱨ ᱠᱟᱨᱰ ᱟᱫᱚ ᱱᱚᱝᱠᱟ ᱞᱮᱠᱟ ᱥᱚᱢᱚᱥᱥᱟ ᱠᱨᱤᱭᱮᱴᱚᱜ ᱠᱟᱱᱟ ᱟᱹᱰᱤ ᱵᱟᱹᱲᱤᱡ ᱤᱧ ᱵᱩᱡᱷᱟᱹᱣᱮᱫᱼᱟ ᱱᱚᱜᱼᱚᱭ ᱧᱮᱞ ᱯᱮ ᱨᱟᱥᱛᱟ ᱨᱟᱥᱛᱟ ᱛᱤᱧ ᱥᱮᱱᱚᱜ ᱠᱟᱱᱟ ᱟᱨ ᱛᱤᱸᱜᱩ ᱠᱟᱛᱮ ᱵᱷᱤᱰᱭᱳ ᱵᱮᱱᱟᱣ ᱥᱚᱢᱚᱭ ᱵᱟᱹᱱᱩᱜ ᱛᱤᱧᱟᱹ ᱤᱱᱟᱹᱛᱮ ᱪᱟᱞᱟᱣ ᱪᱟᱞᱟᱣ ᱛᱮᱜᱮ ᱵᱷᱤᱰᱭᱳ ᱵᱮᱱᱟᱣ ᱟᱯᱮ ᱵᱟᱠᱷᱨᱟ ᱢᱟᱱᱮ ᱟᱹᱰᱤ ᱟᱹᱰᱤ ᱠᱷᱟᱨᱟᱯ ᱤᱧ ᱵᱩᱡᱷᱟᱹᱣᱮᱫᱼᱟ ᱢᱤᱫ ᱪᱟᱱᱥ ᱨᱮ ᱵᱟᱝ ᱦᱩᱭᱩᱜ ᱠᱟᱱᱟ ᱥᱮ ᱛᱮᱦᱮᱧ ᱠᱷᱚᱱᱟᱜ ᱛᱮᱦᱮᱧ ᱠᱷᱚᱱᱟᱜ ᱢᱟᱱᱮ ᱪᱮᱫ ᱤᱧ ᱞᱟᱹᱭ ᱟᱯᱮᱭᱟ ᱵᱟᱨ ᱪᱟᱸᱫᱳ ᱞᱟᱦᱟᱧ ᱮᱯᱞᱟᱭ ᱞᱮᱫ ᱛᱟᱦᱮᱱᱟ ᱚᱱᱟ ᱯᱷᱨᱚᱢ ᱤᱱᱟᱹ ᱛᱟᱭᱚᱢ ᱦᱚᱞᱟ ᱢᱟᱫᱷᱮᱨ ᱵᱟᱹᱦᱩ ᱪᱷᱚᱵᱤ ᱞᱟᱹᱜᱤᱫ ᱛᱮᱠᱚ ᱦᱚᱦᱚ ᱟᱫᱮ ᱛᱟᱦᱮᱸᱫ ᱡᱚᱠᱷᱚᱱ ᱪᱷᱚᱵᱤ ᱞᱤᱧ ᱪᱟᱞᱟᱣ ᱮᱱᱟ ᱥᱮ ᱛᱚᱠᱷᱚᱱ ᱠᱚ ᱢᱮᱛᱟᱜ ᱞᱤᱧᱟᱹ ᱡᱮ ᱟᱡᱚᱣᱟᱜ ᱮᱰᱨᱮᱥ ᱛᱮ ᱟᱫᱷᱟᱨ ᱨᱟᱠᱟᱵ ᱦᱩᱭᱩᱜ ᱛᱟᱭᱟ ᱯᱳᱭᱞᱳ ᱛᱟᱨᱯᱚᱨᱮ ᱤᱧᱟᱹᱜ ᱮᱰᱨᱮᱥ ᱛᱮ ᱦᱩᱭᱩᱜ ᱛᱟᱭᱟ ᱟᱫᱚ ᱚᱱᱮ ᱚᱱᱠᱟ ᱞᱮᱠᱟ ᱥᱚᱢᱚᱥᱥᱟ ᱛᱤᱸᱜᱩᱱ ᱠᱟᱱᱟ ᱟᱫᱚ ᱪᱚᱞᱚ ᱪᱮᱫ ᱤᱧ ᱪᱤᱠᱟᱹᱭᱮᱫᱟ ᱛᱮᱦᱮᱧ ᱟᱨᱚ ᱯᱳᱥᱴ ᱚᱯᱷᱤᱥ ᱤᱧ ᱥᱮᱱᱚᱜᱼᱟ ᱜᱟᱛᱮ ᱠᱚ ᱥᱮᱱᱚᱜ ᱠᱟᱱ ᱛᱟᱵᱚᱱᱟ ᱤᱧᱟᱹᱜ ᱢᱮᱫᱽᱱᱤᱯᱩᱨ ᱱᱤᱛᱚᱜ ᱫᱚ ᱱᱚᱰᱮ ᱠᱮᱞᱟᱢ ᱯᱟᱨ ᱨᱮ ᱢᱮᱱᱟᱹᱧ ᱤᱧᱟᱹᱜ ᱛᱟᱭᱚᱢ ᱨᱮᱯᱮ ᱧᱮᱞ ᱮᱫᱟ ᱡᱟᱛᱨᱟ ᱯᱳᱥᱴᱟᱨ ᱠᱚ ᱞᱟᱜᱟᱣ ᱦᱚᱴᱚ ᱟᱠᱟᱫᱼᱟ ᱱᱚᱣᱟ ᱫᱚ ᱟᱞᱮ ᱚᱲᱟᱜ ᱥᱩᱨ ᱥᱩᱯᱩᱨ ᱨᱮᱜᱮ ᱦᱩᱭᱩᱜ ᱠᱟᱱᱟ ᱠᱚᱨᱱᱚᱜᱚᱲ ᱨᱮ ᱦᱩᱭᱩᱜ ᱠᱟᱱᱟ ᱡᱟᱛᱨᱟ ᱨᱮᱱᱟᱜ ᱧᱩᱛᱩᱢ ᱤᱧ ᱢᱟ ᱢᱮᱱᱟᱧ ᱛᱟᱺᱜᱤ ᱨᱮ ᱡᱚᱛᱚ ᱡᱟᱛᱨᱟ ᱨᱮᱱᱟᱜ ᱧᱩᱛᱩᱢ ᱛᱟᱵᱚ ᱦᱩᱭᱩᱜ ᱠᱟᱱᱟ ᱤᱧ ᱢᱟ ᱢᱮᱱᱟᱧ ᱛᱟᱺᱜᱤ ᱨᱮ ᱟᱢ ᱫᱚ ᱛᱤᱢᱤᱱ ᱥᱟᱺᱜᱤᱧ ᱨᱮ ᱛᱚ ᱱᱚᱣᱟ ᱡᱟᱛᱨᱟ ᱨᱮᱱᱟᱜ ᱨᱮᱱᱟᱜ ᱯᱳᱥᱴᱟᱨ ᱦᱟᱸᱜ ᱤᱧ ᱫᱮᱠᱷᱟᱣ ᱟᱯᱮ ᱠᱟᱱ ᱛᱟᱵᱚᱱᱟ ᱧᱮᱞ ᱛᱟᱵᱚᱱ ᱯᱮ ᱵᱟᱹᱭ ᱱᱚᱝᱠᱟ ᱥᱟᱭᱠᱮᱞ ᱞᱟᱜᱟ ᱞᱟᱜᱟ ᱛᱮ ᱟᱹᱰᱤ ᱢᱟᱱᱮ ᱠᱷᱟᱨᱟᱯ ᱵᱩᱡᱷᱟᱹᱜ ᱠᱟᱱᱟ ᱟᱫᱷᱟᱨ ᱠᱟᱨᱰ ᱢᱟ ᱵᱟᱝ ᱦᱩᱭᱩᱜ ᱠᱟᱱᱟ ᱥᱩᱫᱷᱩ ᱥᱟᱭᱠᱮᱞ ᱞᱟᱜᱟ ᱜᱮ ᱦᱩᱭᱩᱜ ᱠᱟᱱᱟ ᱜᱟᱛᱮ ᱠᱚ ᱧᱮᱞ ᱯᱮ ᱛᱟᱵᱚᱱ ᱛᱚ ᱪᱟᱞᱟᱣ ᱦᱩᱭᱩᱜ ᱠᱟᱱᱟ ᱟᱹᱰᱤ ᱡᱳᱨ ᱥᱳᱨ ᱜᱮ ᱱᱟᱜ ᱠᱷᱟᱱ ᱢᱮᱫᱽᱱᱤᱯᱩᱨ ᱥᱮᱴᱮᱨ ᱟᱹᱜᱩᱭᱮᱫ ᱛᱟᱵᱚᱱᱟ ᱱᱤᱛᱚᱜ ᱫᱚ ᱚᱱᱟ ᱵᱨᱤᱡᱽ ᱤᱧ ᱯᱟᱨᱚᱢᱮᱫ ᱛᱟᱵᱚᱱᱟ ᱧᱮᱞ ᱛᱟᱵᱚᱱᱟ ᱱᱚᱣᱟ ᱥᱤᱱᱟᱨᱤ ᱵᱨᱤᱡᱽ ᱨᱮᱭᱟᱜ ᱟᱹᱰᱤ ᱱᱟᱯᱟᱭ ᱢᱮᱱᱟᱜᱼᱟ ᱛᱮᱦᱮᱧ ᱫᱚ ᱯᱨᱟᱭ ᱛᱤᱨᱤᱥ ᱠᱷᱚᱱᱟᱜ ᱯᱚᱧᱪᱟᱥ ᱠᱤᱞᱳᱢᱤᱴᱟᱨ ᱞᱮᱠᱟ ᱡᱟᱹᱨᱱᱤ ᱦᱩᱭᱩᱜ ᱠᱟᱱᱟ ᱥᱟᱭᱠᱮᱞ ᱛᱮᱜᱮ ᱟᱨ ᱵᱟᱲᱟᱭ ᱜᱮᱭᱟ ᱯᱮ ᱟᱯᱱᱟᱨᱟᱜ ᱫᱚ ᱥᱟᱭᱠᱮᱞ ᱜᱮ ᱢᱮᱱᱟᱜᱼᱟ ᱟᱨ ᱱᱤᱱᱟᱹᱜ ᱠᱚᱥᱴᱚ ᱠᱟᱛᱮ ᱵᱞᱚᱜ ᱵᱮᱱᱟᱜ ᱠᱟᱱᱟ ᱭᱟᱨ ᱞᱟᱭᱤᱠ ᱯᱮ ᱠᱚᱢᱮᱱᱴ ᱯᱮ ᱥᱮᱭᱟᱨ ᱯᱮ ᱥᱟᱵᱥᱠᱨᱟᱭᱤᱵ ᱯᱮ ᱵᱟ ᱛᱚᱵᱮ ᱛᱚ ᱢᱟᱱᱮ ᱢᱚᱱᱮᱨᱮ ᱛᱷᱚᱲᱟ ᱫᱟᱲᱮ ᱡᱟᱜᱟᱜᱼᱟ ᱢᱚᱱᱮᱨᱮ ᱫᱟᱲᱮ ᱵᱩᱡᱷᱟᱹᱜᱼᱟ ᱟᱨ ᱵᱟᱝᱠᱷᱟᱱ ᱱᱩᱱᱟᱹᱜ ᱯᱚᱨᱤᱥᱨᱚᱢ ᱥᱮ ᱱᱩᱱᱟᱹᱜ ᱠᱚᱥᱴᱚ ᱠᱟᱛᱮ ᱵᱷᱤᱰᱤᱭᱳ ᱵᱮᱱᱟᱣ ᱠᱟᱛᱮ ᱦᱚᱸ ᱡᱩᱫᱤ ᱵᱟᱯᱮ ᱥᱟᱵᱥᱠᱨᱟᱭᱤᱵᱟ ᱛᱟᱦᱚᱞᱮ ᱪᱮᱫ ᱤᱧ ᱞᱟᱹᱭᱟ ᱟᱨ ᱵᱷᱤᱰᱤᱭᱳ ᱵᱮᱱᱟᱣ ᱥᱟᱱᱟᱧᱟ ᱤᱱᱟᱹᱛᱮ ᱡᱚᱛᱚ ᱦᱚᱲ ᱴᱷᱮᱱ ᱱᱮᱦᱚᱨ ᱥᱟᱵᱥᱠᱨᱟᱭᱤᱵ ᱯᱮ ᱭᱟᱨ

ᱵᱩᱥᱩᱵ ᱠᱚ ᱥᱟᱵ ᱤᱫᱤ ᱠᱚᱣᱟ ᱜᱟᱛᱮ ᱠᱚ ᱧᱮᱞ ᱠᱟᱛᱮ ᱵᱚᱱ ᱪᱮᱫ ᱞᱮᱠᱟ ᱠᱚᱸᱜ ᱠᱚ ᱟᱵ ᱟᱠᱟᱱᱟ ᱚᱱᱟ ᱵᱩᱫᱽ ᱨᱮ ᱟᱨ ᱜᱟᱛᱮ ᱠᱚ ᱱᱤᱛᱚᱜ ᱫᱚ ᱚᱲᱟᱜ ᱨᱩᱣᱟᱹᱲ ᱦᱩᱭᱩᱜ ᱠᱟᱱᱟ ᱚᱱᱟᱛᱮ ᱦᱚᱨ ᱨᱮ ᱚᱠᱚᱭ ᱦᱚᱸ ᱵᱟᱹᱱᱩᱜ ᱠᱚᱣᱟ ᱮᱠᱞᱟ ᱜᱤᱧ ᱥᱮᱱᱚᱜ ᱠᱟᱱᱟ ᱦᱟᱱᱛᱮ ᱠᱷᱚᱱᱟᱜ ᱢᱤᱫᱴᱤᱡ ᱢᱚᱴᱚᱨ ᱥᱟᱭᱠᱮᱞ ᱦᱤᱡᱩᱜ ᱠᱟᱱᱟ ᱟᱹᱰᱤ ᱱᱟᱯᱟᱭ ᱵᱩᱡᱷᱟᱹᱜ ᱠᱟᱱᱟ ᱟᱹᱰᱤ ᱱᱟᱯᱟᱭ ᱧᱮᱞᱚᱜ ᱠᱟᱱᱟ ᱦᱚᱨ ᱠᱚ ᱦᱮᱸ ᱥᱮ ᱧᱮᱞ ᱯᱮ ᱛᱟᱵᱚᱱ